ᱟᱫᱚ ᱢᱤᱫᱴᱟᱹᱝ ᱠᱟᱛᱷᱟ ᱜᱮ ᱢᱮᱢᱮᱱ ᱥᱟᱱᱟᱧᱟ ᱞᱚᱵᱚ ᱦᱟᱸᱥᱫᱟ ᱱᱚᱣᱟ ᱫᱚ ᱟᱹᱰᱤ ᱢᱟᱨᱟᱝᱮᱢ ᱵᱷᱩᱞ ᱠᱮᱫᱼᱟ ᱵᱟᱝ ᱫᱚ ᱜᱟᱹᱞᱛᱤ ᱠᱮᱫᱼᱟᱭ ᱪᱮᱫᱟᱜ ᱥᱮ ᱪᱮᱱᱮᱞ ᱰᱤᱞᱤᱴ ᱩᱛᱟᱹᱨ ᱫᱚ ᱱᱟᱦᱟᱜ ᱟᱹᱰᱤ ᱢᱟᱨᱟᱝ ᱜᱮᱢ ᱜᱟᱹᱞᱛᱤ ᱠᱮᱫᱼᱟ ᱟᱨ ᱦᱳᱭᱛᱳ ᱥᱴᱨᱟᱭᱤᱠ ᱠᱚ ᱮᱢᱟᱭ ᱢᱮ ᱵᱷᱤᱰᱤᱭᱳ ᱠᱚ ᱤᱭᱟᱹᱭ ᱛᱟᱭ ᱢᱮ ᱚᱱᱟ ᱠᱚᱫᱚ ᱦᱩᱭ ᱠᱚᱜ ᱜᱮᱭᱟ ᱴᱷᱤᱠ ᱜᱮ ᱢᱮᱱᱠᱷᱟᱱ ᱪᱮᱱᱮᱞ ᱰᱤᱞᱤᱴ ᱩᱛᱟᱹᱨᱮᱱ ᱛᱟᱭᱟ ᱟᱢ ᱰᱤᱞᱤᱴ ᱩᱛᱟᱹᱨ ᱦᱚᱪᱚ ᱠᱮᱫ ᱛᱟᱭᱟ ᱚᱱᱟ ᱫᱚ ᱟᱹᱰᱤ ᱢᱟᱨᱟᱝ ᱵᱟᱹᱲᱤᱡ ᱜᱮᱢ ᱠᱟᱹᱢᱤ ᱠᱮᱫᱼᱟ ᱛᱚ ᱭᱟᱨ ᱜᱟᱛᱮ ᱠᱚ ᱪᱮᱫ ᱞᱮᱠᱟ ᱢᱮᱱᱟᱜ ᱯᱮ ᱛᱟᱵᱚᱱᱟ ᱤᱧ ᱟᱥᱟᱭᱟᱹᱧ ᱵᱷᱟᱹᱜᱤ ᱨᱮᱜᱮ ᱢᱮᱱᱟᱜ ᱯᱮ ᱛᱟᱵᱚᱱᱟ ᱤᱧ ᱦᱚᱸ ᱱᱟᱯᱟᱭ ᱨᱮᱜᱮ ᱢᱤᱱᱟᱹᱧ ᱛᱟᱵᱚᱱᱟ ᱧᱮᱞ ᱫᱟᱲᱮᱭᱟᱹᱧ ᱠᱟᱱ ᱜᱮᱭᱟᱯᱮ ᱟᱨ ᱛᱮᱦᱮᱧᱟᱜ ᱫᱤᱱᱟᱹᱝ ᱛᱟᱵᱚᱱ ᱫᱚ ᱦᱟᱸᱜ ᱫᱤᱱ ᱛᱟᱵᱚᱱ ᱫᱚ ᱟᱹᱰᱤ ᱵᱮᱥ ᱫᱤᱱ ᱠᱟᱱ ᱜᱮᱭᱟ ᱟᱨ ᱵᱟᱝᱠᱷᱟᱱ ᱫᱚ ᱢᱤᱫ ᱥᱮᱫ ᱛᱮ ᱩᱭᱦᱟᱹᱨ ᱞᱮᱠᱷᱟᱱ ᱫᱚ ᱦᱟᱸᱜ ᱟᱹᱰᱤ ᱠᱷᱟᱨᱟᱯ ᱞᱮᱠᱟᱱ ᱫᱤᱱ ᱠᱟᱱ ᱜᱮᱛᱟᱵᱚᱱᱟ ᱛᱚ ᱵᱚᱭᱦᱟ ᱠᱚ ᱟᱥᱟᱭᱟᱹᱧ ᱱᱟᱯᱟᱭ ᱨᱮᱜᱮ ᱡᱚᱛᱚ ᱦᱚᱲ ᱜᱮᱵᱚᱱ ᱛᱟᱦᱮᱱ ᱢᱟ ᱟᱨ ᱱᱚᱝᱠᱟ ᱜᱮ ᱠᱩᱥᱤ ᱨᱟᱹᱥᱠᱟᱹᱭ ᱢᱟᱵᱚᱱ ᱡᱚᱛᱚ ᱦᱚᱲ ᱜᱮ ᱢᱟᱱᱮ ᱤᱱᱡᱚᱭ ᱢᱟᱵᱚᱱ ᱵᱟᱥ ᱦᱩᱭᱱᱟ ᱟᱨ ᱡᱟᱦᱟᱸᱭ ᱠᱚ ᱱᱚᱣᱟ ᱤᱧᱟᱹᱜ ᱪᱮᱱᱮᱞ ᱨᱮ ᱡᱩᱫᱤ ᱱᱟᱣᱟ ᱢᱮᱱᱟᱜ ᱯᱮᱭᱟ ᱱᱚᱣᱟ ᱯᱤ ᱮᱥ ᱡᱤ ᱮᱠᱥ ᱴᱩ ᱮᱠᱥ ᱪᱮᱱᱮᱞ ᱨᱮ ᱟᱯᱮ ᱠᱟᱹᱴᱤᱡ ᱥᱟᱵᱥᱠᱨᱟᱭᱤᱵ ᱛᱟᱵᱚᱱ ᱯᱮ ᱥᱟᱯᱳᱨᱴ ᱠᱟᱹᱴᱤᱡ ᱤᱢᱟᱹᱧ ᱛᱟᱵᱚᱱ ᱯᱮ ᱟᱨ ᱞᱟᱭᱤᱠ ᱥᱮᱭᱟᱨ ᱟᱞᱚ ᱯᱮ ᱦᱤᱲᱤᱧ ᱛᱟᱵᱚᱱᱟ ᱛᱮᱦᱮᱧᱟᱜ ᱵᱷᱤᱰᱤᱭᱳ ᱫᱚ ᱟᱹᱰᱤ ᱢᱟᱨᱟᱝ ᱤᱱᱯᱷᱚᱨᱢᱮᱥᱚᱱ ᱜᱤᱧ ᱟᱹᱜᱩ ᱠᱟᱜᱼᱟ ᱟᱯᱮ ᱠᱚ ᱛᱟᱞᱟᱛᱮ ᱢᱮᱱᱫᱚ ᱡᱟᱦᱟᱸᱭ ᱟᱵᱚ ᱚᱨᱤᱡᱤᱱᱟᱞ ᱨᱳᱥᱴᱟᱨ ᱢᱮᱱ ᱛᱮᱦᱚᱸ ᱜᱟᱱᱚᱜᱼᱟ ᱡᱟᱦᱟᱸᱭ ᱵᱚᱱ ᱢᱮᱛᱟᱭ ᱠᱟᱱᱟ ᱚᱨᱤᱡᱤᱱᱟᱞ ᱨᱳᱥᱴᱚᱨ ᱟᱵᱚ ᱮᱥ ᱴᱤ ᱦᱮᱨᱮᱞ ᱫᱟᱫᱟ ᱩᱱᱠᱤᱱ ᱜᱮᱱ ᱤᱫᱤ ᱠᱟᱛᱮ ᱜᱮ ᱱᱟᱜ ᱛᱮᱦᱮᱧ ᱫᱚᱵᱚᱱ ᱨᱚᱯᱚᱲᱟ ᱛᱚ ᱩᱱᱠᱤᱱ ᱟᱹᱰᱤ ᱫᱩᱠ ᱨᱮ ᱢᱮᱱᱟᱜ ᱠᱤᱱᱟ ᱢᱮᱱᱫᱚ ᱟᱹᱰᱤ ᱦᱟᱦᱟᱲᱟ ᱜᱮ ᱵᱩᱡᱷᱟᱹᱜ ᱠᱟᱱᱟ ᱱᱚᱣᱟ ᱠᱚ ᱠᱟᱛᱷᱟ ᱟᱸᱡᱚᱢ ᱛᱮ ᱟᱫᱚ ᱦᱟᱦᱟᱲᱟ ᱨᱮᱱᱟᱜ ᱢᱚᱛᱞᱚᱵ ᱫᱚ ᱱᱚᱣᱟ ᱠᱟᱱᱟ ᱡᱮ ᱢᱟᱱᱮ ᱞᱚᱵᱚ ᱫᱟᱫᱟ ᱟᱵᱚ ᱡᱟᱦᱟᱸᱭ ᱤᱱᱴᱟᱨᱱᱮᱥᱱᱟᱞ ᱵᱞᱚᱜᱚᱨ ᱞᱚᱵᱚ ᱫᱟᱫᱟ ᱩᱱᱤ ᱛᱮᱦᱮᱧ ᱮᱥ ᱴᱤ ᱦᱮᱨᱮᱞ ᱟᱜ ᱢᱤᱫᱴᱟᱝ ᱪᱮᱱᱮᱞᱮ ᱡᱟᱦᱟᱸ ᱪᱮᱱᱮᱞ ᱟᱡ ᱥᱮᱠᱮᱱᱰ ᱮ ᱵᱮᱱᱟᱣ ᱞᱮᱫ ᱛᱟᱦᱮᱱ ᱢᱟᱱᱮ ᱚᱱᱟ ᱪᱮᱱᱮᱞ ᱮ ᱰᱤᱞᱤᱴ ᱠᱮᱫ ᱛᱟᱭᱟ ᱚᱱᱟ ᱫᱚ ᱛᱟᱦᱮᱸ ᱞᱮᱱ ᱛᱟᱭᱟ ᱰᱮᱰ ᱤᱡ ᱵᱮᱠ ᱪᱮᱱᱮᱞ ᱠᱟᱱ ᱛᱟᱭᱟ ᱚᱱᱟ ᱨᱮᱦᱚᱸ ᱰᱷᱮᱨ ᱜᱮ ᱥᱟᱵᱥᱠᱨᱟᱭᱵᱚᱨ ᱠᱚ ᱛᱟᱦᱮᱸ ᱞᱮᱱ ᱛᱟᱭᱟ ᱥᱟᱸᱭᱛᱨᱤᱥ ᱦᱟᱡᱟᱨ ᱠᱚ ᱛᱟᱦᱮᱸ ᱞᱮᱱ ᱛᱟᱭᱟ ᱥᱚᱸᱭᱛᱨᱤᱥ ᱦᱟᱡᱟᱨ ᱯᱞᱟᱥ ᱠᱚ ᱛᱟᱦᱮᱸ ᱞᱮᱱ ᱛᱟᱭᱟ ᱟᱫᱚ ᱚᱱᱟ ᱪᱮᱱᱮᱞᱮ ᱰᱤᱞᱤᱴ ᱠᱮᱫ ᱛᱟᱭᱟ ᱟᱫᱚ ᱞᱚᱵᱚ ᱫᱟᱫᱟ ᱱᱤᱱᱟᱹᱝ ᱜᱤᱧ ᱢᱮᱱᱟ ᱪᱮᱱᱮᱞ ᱮᱢ ᱰᱤᱞᱤᱴ ᱠᱮᱫ ᱛᱟᱭᱟ ᱚᱱᱟ ᱫᱚ ᱟᱹᱰᱤ ᱢᱟᱨᱟᱝ ᱜᱟᱹᱞᱛᱤ ᱜᱮᱢ ᱠᱟᱹᱢᱤ ᱠᱮᱫᱼᱟ ᱢᱤᱫ ᱥᱮᱱᱛᱮ ᱩᱭᱦᱟᱹᱨ ᱞᱮᱠᱷᱟᱱ ᱫᱚ ᱟᱨ ᱦᱳᱭᱛᱳ ᱟᱢ ᱡᱟᱦᱟᱸ ᱛᱤᱱᱟᱹᱜ ᱮ ᱨᱳᱥᱴ ᱟᱠᱟᱫ ᱢᱮᱭᱟ ᱠᱤ ᱟᱨ ᱡᱟᱦᱟᱸ ᱛᱤᱱᱟᱹᱜ ᱮ ᱢᱮᱱ ᱟᱠᱟᱫ ᱢᱮᱭᱟ ᱠᱷᱟᱨᱟᱯ ᱵᱟᱹᱲᱤᱡ ᱵᱷᱟᱥᱟ ᱠᱚᱛᱮ ᱨᱳᱦᱮᱫ ᱟᱠᱟᱫ ᱢᱮᱭᱟ ᱠᱤ ᱡᱟᱦᱟᱸ ᱪᱤᱠᱟᱹ ᱟᱠᱟᱫ ᱢᱮᱭᱟ ᱛᱳ ᱤᱱᱯᱷᱳᱨᱢᱮᱥᱚᱱ ᱟᱡ ᱮᱢ ᱮᱢᱟᱭ ᱠᱷᱟᱱ ᱦᱩᱱᱟᱹᱝ ᱴᱷᱤᱠ ᱠᱚᱜ ᱜᱮᱭᱟ ᱟᱫᱚ ᱪᱮᱱᱮᱞ ᱴᱳᱴᱟᱞ ᱮᱢ ᱰᱤᱞᱤᱴ ᱠᱮᱫ ᱛᱟᱭᱟ ᱱᱚᱣᱟᱜᱮ ᱟᱹᱰᱤ ᱢᱟᱨᱟᱝ ᱜᱟᱹᱞᱛᱤᱢ ᱠᱟᱹᱢᱤ ᱠᱮᱫᱼᱟ ᱛᱳ ᱵᱚᱭᱦᱟ ᱠᱚ ᱟᱫᱚ ᱪᱮᱫ ᱮᱢ ᱪᱤᱠᱟᱹᱭᱟ ᱞᱟᱭᱤᱯᱷ ᱨᱮ ᱢᱤᱢᱤᱫ ᱡᱚᱠᱷᱟᱱ ᱱᱚᱝᱠᱟ ᱫᱩᱠᱷ ᱦᱚᱸ ᱦᱤᱡᱩᱜᱼᱟ ᱠᱚᱥᱴᱚ ᱫᱩᱠᱷ ᱠᱚᱥᱴᱚ ᱡᱚᱛᱚᱣᱟᱜ ᱜᱮ ᱢᱮᱱᱟᱜᱼᱟ ᱱᱚᱣᱟ ᱢᱟᱹᱱᱢᱤ ᱡᱤᱵᱚᱱ ᱨᱮ ᱡᱚᱛᱚᱣᱟᱜ ᱛᱮᱜᱮ ᱠᱷᱚᱡᱟ ᱟᱠᱟᱱᱟ ᱫᱩᱠ ᱥᱩᱠ ᱛᱤᱱ ᱨᱮ ᱚᱠᱟ ᱵᱮᱲᱟ ᱨᱮ ᱪᱮᱫ ᱦᱩᱭᱩᱜᱼᱟ ᱚᱱᱟ ᱢᱟ ᱱᱟᱦᱟᱜ ᱵᱟᱵᱚᱱ ᱵᱟᱲᱟᱭ ᱜᱮᱭᱟ ᱛᱚ ᱟᱫᱚ ᱤᱧᱫᱚ ᱪᱮᱫ ᱤᱧ ᱞᱟᱹᱭ ᱛᱟᱵᱚᱱᱟ ᱫᱮᱞᱟ ᱵᱚᱱ ᱩᱱᱤ ᱮᱥ ᱴᱤ ᱵᱚᱭᱦᱟ ᱟᱨ ᱵᱟᱝ ᱮᱥ ᱴᱤ ᱦᱮᱨᱮᱞ ᱫᱟᱫᱟ ᱦᱟᱜ ᱛᱤᱠᱤᱱᱟᱜ ᱢᱚᱪᱟ ᱠᱷᱚᱱ ᱜᱮᱵᱚᱱ ᱟᱸᱡᱚᱢ ᱞᱮᱜᱮ ᱱᱚᱣᱟ ᱠᱟᱛᱷᱟ ᱥᱟᱹᱨᱤ ᱜᱮᱭᱟ ᱥᱮ ᱠᱷᱟᱹᱞᱤ ᱜᱮᱭᱟ ᱥᱮ ᱯᱟᱞᱮ ᱠᱷᱟᱹᱞᱤ ᱦᱚᱸ ᱦᱩᱭ ᱫᱟᱲᱮᱭᱟᱜᱼᱟ ᱟᱡᱟᱜ ᱢᱚᱪᱟ ᱠᱷᱚᱱ ᱵᱚᱱ ᱟᱸᱡᱚᱢ ᱞᱮᱠᱷᱟᱱ ᱤᱱᱟᱹ ᱠᱷᱟᱱ ᱟᱵᱚ ᱡᱚᱛᱚ ᱦᱚᱲ ᱵᱚᱱ ᱠᱚᱱᱯᱷᱨᱚᱢᱚᱜᱼᱟ ᱫᱮᱞᱟ ᱵᱚᱱ ᱛᱚᱵᱮ ᱮᱥ ᱴᱤ ᱦᱮᱨᱮᱞᱟᱜ ᱟᱨ ᱵᱟᱝ ᱮᱥ ᱴᱤ ᱫᱟᱫᱟ ᱦᱟᱜ ᱠᱟᱛᱷᱟ ᱵᱚᱱ ᱟᱸᱡᱚᱢ ᱞᱮᱜᱮ ᱡᱚᱦᱟᱨ ᱥᱟᱱᱟᱢ ᱠᱚ ᱪᱮᱫ ᱞᱮᱠᱟ ᱱᱟᱯᱟᱭ ᱜᱮᱛᱚ ᱟᱨ ᱱᱤᱛᱚᱜ ᱫᱚ ᱱᱟᱜ ᱴᱟᱭᱤᱢ ᱦᱩᱭᱩᱜ ᱠᱟᱱ ᱛᱟᱵᱚᱱᱟ ᱥᱟᱛᱴᱟ ᱩᱱᱛᱨᱤᱥ ᱢᱟᱱᱮ ᱥᱟᱲᱮ ᱥᱟᱛᱴᱟ ᱜᱚᱴᱟ ᱛᱮᱦᱮᱧ ᱫᱚ ᱡᱷᱟᱲᱜᱨᱟᱢ ᱠᱷᱚᱲᱚᱜᱽᱯᱩᱨ ᱢᱮᱫᱽᱱᱟᱯᱩᱨ ᱜᱚᱴᱟ ᱫᱟᱬᱟ ᱵᱷᱟᱜᱟᱣ ᱠᱟᱛᱮ ᱛᱮᱦᱮᱧ ᱫᱚ ᱦᱟᱲᱟᱢ ᱦᱮᱨᱞᱟᱜ ᱥᱮᱴᱟᱯ ᱨᱮ ᱢᱤᱱᱟᱹᱧᱟ ᱟᱨ ᱥᱮ ᱪᱮᱫ ᱵᱤᱱ ᱞᱟᱹᱭᱫᱟ ᱮᱠᱫᱚᱢ ᱮᱠᱫᱚᱢ ᱦᱳᱭ ᱟᱫᱚ ᱱᱚᱰᱮ ᱠᱟᱹᱴᱤᱡ ᱜᱚᱝᱠᱮ ᱫᱟᱣ ᱮᱢ ᱠᱟᱜ ᱞᱤᱧᱟ ᱡᱮᱦᱮᱛᱩ ᱟᱹᱞᱤᱧᱟᱜ ᱪᱮᱱᱮᱞ ᱢᱟᱠᱚ ᱰᱤᱞᱮᱴ ᱠᱟᱫᱟ ᱛᱚ ᱫᱟᱭᱟ ᱜᱮ ᱟᱫᱚ ᱞᱤᱧ ᱞᱟᱹᱭᱫᱟ ᱜᱟᱯᱟ ᱠᱷᱚᱱ ᱡᱟᱦᱟᱸᱭ ᱠᱚᱣᱟᱜ ᱡᱩᱫᱤ ᱜᱩᱨᱤᱡ ᱜᱤᱰᱤ ᱠᱟᱹᱢᱤ ᱠᱚ ᱛᱟᱦᱮᱱ ᱠᱷᱟᱱ ᱫᱚᱯᱮ ᱤᱢᱟᱹᱧᱟ ᱟᱨ ᱰᱟᱝᱨᱤ ᱠᱚ ᱡᱟᱦᱟᱸᱭ ᱠᱚᱨᱮ ᱢᱮᱱᱟᱜ ᱠᱚᱣᱟ ᱜᱩᱯᱤ ᱵᱟᱲᱟ ᱠᱚᱣᱟᱹᱧ ᱩᱱᱠᱩ ᱴᱷᱮᱱ ᱜᱮ ᱟᱫᱚ ᱯᱩᱭᱥᱟᱹ ᱠᱚ ᱛᱤᱱᱟᱹᱝ ᱢᱟᱥᱮ ᱟᱭ ᱫᱟᱭ ᱠᱚᱨᱮ ᱫᱤᱵᱚ ᱫᱮᱲᱥᱚ ᱨᱩᱯᱤᱭᱟ ᱥᱮ ᱪᱮᱫ ᱛᱚ ᱚᱱᱟ ᱜᱮ ᱱᱟ ᱟᱹᱰᱤ ᱫᱩᱠ ᱨᱮᱱᱟᱜ ᱠᱟᱛᱷᱟ ᱛᱟᱵᱚᱱ ᱠᱤ ᱟᱵᱚᱣᱟᱜ ᱪᱮᱱᱮᱞ ᱠᱚ ᱰᱤᱞᱮᱴ ᱠᱮᱫᱟ ᱟᱨ ᱟᱵᱚ ᱫᱚ ᱥᱟᱹᱨᱤ ᱫᱚ ᱫᱩᱠ ᱵᱟᱹᱱᱩᱜ ᱵᱚᱱᱟ ᱦᱮᱸᱥᱮ ᱛᱚ ᱫᱩᱠ ᱫᱩᱠ ᱫᱚ ᱪᱮᱫ ᱨᱮᱱᱟᱜ ᱠᱟᱱᱟ ᱵᱚᱭᱦᱟ ᱡᱮᱦᱮᱛᱩ ᱤᱧ ᱢᱤᱱᱟᱹᱧᱟ ᱢᱟᱥᱮ ᱛᱟᱦᱚᱞᱮ ᱠᱷᱟᱱ ᱫᱚ ᱟᱵᱚ ᱡᱩᱫᱤ ᱵᱟᱧᱪᱟᱣ ᱢᱮᱱᱟᱜ ᱵᱚᱱᱟ ᱥᱮ ᱛᱟᱦᱚᱞᱮ ᱠᱷᱟᱱ ᱫᱚ ᱥᱚᱭᱴᱤ ᱪᱮᱱᱮᱞ ᱨᱟᱲᱟ ᱠᱟᱛᱮ ᱦᱚᱸ ᱟᱨᱦᱚᱸ ᱵᱚᱱ ᱨᱳᱥᱴ ᱠᱚᱣᱟ ᱥᱮ ᱟᱵᱚᱣᱟᱜ ᱠᱚᱱᱴᱮᱱᱴ ᱵᱚᱱ ᱵᱮᱱᱟᱣᱟ ᱛᱚ ᱢᱟᱨᱟᱝ ᱠᱟᱛᱷᱟ ᱫᱚ ᱚᱱᱟ ᱫᱚ ᱵᱟᱝ ᱠᱟᱱᱟ ᱡᱮ ᱪᱮᱱᱮᱞ ᱰᱤᱞᱮᱴ ᱮᱱᱟ ᱢᱟᱨᱟᱝ ᱠᱟᱛᱷᱟ ᱫᱚ ᱱᱚᱣᱟ ᱠᱟᱱᱟ ᱠᱤ ᱪᱮᱱᱮᱞ ᱠᱚ ᱰᱤᱞᱮᱴ ᱠᱮᱫ ᱛᱤᱧᱟ ᱦᱮᱸᱥᱮ ᱛᱚ ᱵᱤᱥᱚᱭᱴᱟ ᱫᱚ ᱱᱚᱣᱟ ᱫᱚ ᱡᱟᱹᱥᱛᱤ ᱠᱤᱪᱷᱩ ᱵᱟᱹᱧ ᱞᱟᱹᱭᱟ ᱠᱤ ᱱᱤᱭᱟᱹ ᱜᱮ ᱦᱩᱰᱤᱧ ᱢᱟᱪᱷᱟᱧ ᱞᱟᱹᱭᱟ ᱡᱩᱫᱤ ᱡᱟᱦᱟᱸᱭ ᱢᱤᱫ ᱦᱚᱲ ᱥᱟᱹᱨᱤᱭᱟᱜ ᱵᱟᱭ ᱥᱚᱫᱚᱨ ᱫᱟᱲᱮᱭᱟᱜᱼᱟ ᱥᱮ ᱡᱮ ᱥᱟᱹᱨᱤᱭᱟᱜ ᱩᱱᱤ ᱨᱚᱲ ᱞᱮᱠᱷᱟᱱ ᱢᱟᱱᱮ ᱩᱱᱤ ᱟᱜᱷᱟᱛᱮ ᱵᱩᱡᱷᱟᱹᱣᱟ ᱛᱟᱦᱚᱞᱮ ᱠᱷᱟᱱ ᱫᱚ ᱩᱱᱤ ᱟᱢ ᱮᱢᱚᱱᱮ ᱟᱜᱷᱟᱛ ᱢᱮᱭᱟ ᱵᱟᱠᱚ ᱞᱟᱹᱭᱟ ᱡᱮ

ᱢᱟᱱᱮ ᱱᱩᱱᱟᱹᱝ ᱥᱟᱯᱳᱨᱴ ᱱᱩᱱᱟᱹᱝ ᱫᱩᱞᱟᱹᱲ ᱟᱫᱚ ᱪᱮᱫ ᱤᱧ ᱞᱟᱹᱭᱟ ᱡᱟᱭᱦᱳᱠ ᱟᱫᱚ ᱚᱰᱤᱭᱮᱱᱥ ᱠᱚ ᱟᱫᱚ ᱪᱮᱫ ᱤᱧ ᱞᱟᱹᱭᱟ ᱯᱮ ᱞᱚᱵᱚᱫᱟ ᱥᱟᱯᱳᱨᱴ ᱯᱮ ᱟᱨᱦᱚᱸ ᱞᱟᱦᱟ ᱥᱮᱱ ᱪᱟᱞᱟᱜ ᱢᱟ ᱦᱮᱸᱥᱮ ᱟᱫᱚ ᱟᱵᱚ ᱫᱚ ᱱᱟᱜ ᱟᱨᱦᱚᱸ ᱦᱩᱰᱤᱧ ᱢᱟᱪᱷᱟ ᱪᱮᱱᱮᱞ ᱵᱚᱱ ᱠᱨᱤᱭᱮᱴᱟ ᱢᱤᱫ ᱥᱚ ᱠᱷᱚᱱ ᱢᱤᱫ ᱦᱟᱡᱟᱨ ᱠᱷᱚᱱ ᱟᱨᱦᱚᱸ ᱪᱟᱞᱟᱣ ᱤᱫᱤᱜᱼᱟ ᱛᱤᱱᱟᱹᱜ ᱴᱟᱜ ᱥᱟᱯᱳᱨᱴ ᱨᱮᱱᱟᱜ ᱵᱚᱱ ᱧᱟᱢᱟ ᱦᱮᱸᱥᱮ ᱛᱚ ᱮᱱᱟᱜᱮ ᱟᱵᱚ ᱫᱩᱠ ᱥᱩᱠ ᱠᱚᱫᱚ ᱛᱟᱦᱮᱱ ᱜᱮᱭᱟ ᱢᱟᱹᱱᱢᱤ ᱞᱟᱭᱤᱯᱷ ᱨᱮ ᱟᱫᱚ ᱵᱤᱥᱮᱥ ᱠᱚᱨᱮ ᱱᱤᱭᱟᱹ ᱥᱤᱡᱤᱱ ᱨᱮ ᱱᱤᱭᱟᱹ ᱢᱟᱱᱮ ᱪᱮᱫ ᱤᱧ ᱞᱟᱹᱭᱟ ᱱᱚᱝᱠᱟᱱ ᱯᱚᱨᱤᱥᱛᱷᱤᱛᱤ ᱨᱮ ᱱᱤᱛᱚᱜ ᱤᱧᱟᱹᱜ ᱦᱚᱭᱛᱳ ᱴᱟᱭᱤᱢ ᱴᱷᱤᱠ ᱴᱷᱟᱠ ᱵᱟᱹᱱᱩᱜᱼᱟ ᱟᱥᱟᱧ ᱟᱹᱰᱤ ᱩᱥᱟᱹᱨᱟ ᱨᱮᱱᱟᱜ ᱵᱷᱤᱰᱤᱭᱳ ᱦᱤᱡᱩᱜᱼᱟ ᱱᱟᱣᱟ ᱱᱟᱣᱟ ᱪᱮᱱᱮᱞ ᱨᱮ ᱢᱟᱱᱮ ᱟᱵᱚᱣᱟᱜ ᱱᱟᱣᱟ ᱪᱮᱱᱮᱞ ᱨᱮ ᱦᱮᱸᱥᱮ ᱮᱥ ᱴᱤ ᱢᱟ ᱢᱮᱱᱟᱜ ᱜᱮᱭᱟ ᱚᱱᱟ ᱢᱟ ᱛᱟᱦᱮᱱᱟ ᱮᱠᱫᱚᱢ ᱤᱭᱟᱹ ᱞᱮᱠᱟ ᱦᱮᱸᱥᱮ ᱮᱴᱟᱜ ᱞᱮᱠᱟ ᱛᱚ ᱵᱮᱥ ᱵᱮᱜᱽ ᱦᱚᱸ ᱟᱹᱰᱤ ᱟᱹᱰᱤ ᱨᱤᱥᱮᱱᱴ ᱜᱮ ᱨᱟᱠᱟᱵ ᱞᱮᱱ ᱛᱟᱵᱚᱱᱟ ᱟᱹᱰᱤ ᱨᱟᱹᱥᱠᱟᱹ ᱤᱧ ᱵᱩᱡᱷᱟᱹᱣ ᱞᱮᱫᱟ ᱠᱤ ᱠᱚᱢ ᱴᱟᱭᱤᱢ ᱨᱮ ᱩᱱᱟᱹᱜ ᱥᱟᱵᱥᱠᱨᱟᱭᱵᱟᱨ ᱢᱤᱫᱴᱤᱡ ᱟᱹᱰᱤ ᱵᱮᱥ ᱵᱩᱡᱷᱟᱹᱣ ᱞᱮᱱᱟ ᱢᱮᱱᱠᱷᱟᱱ ᱱᱚᱝᱠᱟ ᱟᱜᱷᱟᱛ ᱤᱧ ᱧᱟᱢᱟ ᱢᱮᱱᱛᱮ ᱚᱱᱟ ᱦᱚᱸ ᱢᱤᱫᱴᱤᱡ ᱩᱱ ᱢᱟᱨᱟᱝ ᱥᱟᱠᱥᱮᱥᱯᱷᱩᱞ ᱤᱭᱩᱴᱤᱭᱩᱵᱟᱨ ᱥᱮ ᱠᱨᱤᱭᱮᱴᱟᱨ ᱪᱮᱛᱟᱱ ᱨᱮ ᱢᱟᱱᱮ ᱤᱧ ᱛᱩᱞᱩᱡ ᱩᱱᱟᱹᱜ ᱨᱟᱹᱜᱤ ᱵᱷᱟᱭ ᱢᱟᱱᱟᱣ ᱦᱩᱭᱩᱜᱼᱟ

ᱢᱟᱨᱛ ᱠᱚᱫᱚ ᱥᱮ ᱚᱱᱟ ᱪᱮᱱᱮᱞ ᱢᱮᱱᱮ ᱰᱤᱞᱮᱴ ᱨᱮᱱᱟᱜ ᱫᱷᱟᱢᱠᱤ ᱫᱚ ᱵᱟᱠᱚ ᱮᱢᱟ ᱱᱟ ᱢᱟᱨᱛ ᱠᱟᱱᱟ ᱟᱸᱡᱚᱢ ᱠᱮᱫ ᱛᱟᱵᱚᱱᱟ ᱯᱮ ᱵᱚᱭᱦᱟ ᱱᱚᱣᱟ ᱠᱟᱛᱷᱟ ᱫᱚ ᱥᱟᱹᱨᱤ ᱩᱛᱟᱹᱨ ᱠᱟᱱ ᱜᱮᱭᱟ ᱡᱮ ᱚᱱᱟ ᱟᱡᱟᱜ ᱪᱮᱱᱮᱞ ᱫᱚ ᱰᱤᱞᱤᱴ ᱩᱛᱟᱹᱨ ᱟᱠᱟᱱ ᱛᱟᱭᱟ ᱯᱟᱨᱢᱟᱱᱮᱱᱴ ᱟᱫᱚ ᱪᱮᱫ ᱮᱢ ᱪᱤᱠᱟᱹᱭᱟ ᱱᱤᱛᱚᱜ ᱰᱤᱞᱤᱴ ᱠᱟᱛᱮ ᱢᱟ ᱫᱩᱥᱨᱟᱹ ᱚᱱᱟ ᱪᱮᱱᱮᱞ ᱧᱟᱢ ᱨᱩᱣᱟᱹᱲ ᱦᱚᱸ ᱠᱚᱥᱴᱚ ᱜᱮᱭᱟ ᱟᱨ ᱚᱱᱟ ᱪᱮᱱᱮᱞ ᱦᱚᱸ ᱵᱟᱝ ᱧᱟᱢ ᱨᱩᱣᱟᱹᱲᱚᱜᱼᱟ ᱟᱨ ᱪᱮᱫ ᱮᱢ ᱪᱤᱠᱟᱹᱭᱟ ᱞᱚᱵᱚ ᱫᱟᱫᱟ ᱟᱹᱰᱤ ᱢᱟᱨᱟᱝ ᱜᱟᱹᱞᱛᱤ ᱠᱮᱫ ᱜᱮᱭᱟ ᱜᱟᱹᱞᱛᱤ ᱫᱚ ᱟᱫᱚ ᱪᱮᱫ ᱵᱚᱱ ᱢᱮᱛᱟᱭᱟ ᱩᱱᱤ ᱦᱚᱸ ᱟᱡ ᱩᱱᱟᱹᱝ ᱢᱟᱨᱟᱝ ᱤᱱᱴᱟᱨᱱᱮᱥᱱᱟᱞ ᱵᱞᱚᱜᱟᱨ ᱦᱩᱭ ᱠᱟᱛᱮᱫ ᱟᱨ ᱵᱟᱝ ᱤᱭᱩᱴᱩᱵᱟᱨ ᱦᱩᱭ ᱠᱟᱛᱮᱫ ᱠᱟᱹᱴᱤᱡ ᱪᱩᱞᱩᱝ ᱟᱵᱚ ᱥᱟᱱᱛᱟᱲ ᱵᱚᱭᱦᱟ ᱪᱮᱛᱟᱱ ᱨᱮ ᱫᱟᱭᱟ ᱵᱟᱭ ᱵᱩᱡᱷᱟᱹᱣ ᱞᱮᱫ ᱛᱮ ᱪᱮᱱᱮᱞ ᱮ ᱰᱤᱞᱤᱴ ᱩᱛᱟᱹᱨ ᱠᱮᱫ ᱛᱟᱭᱟ ᱢᱤᱫᱴᱟᱝ ᱤᱭᱩᱴᱩᱵᱽ ᱵᱮᱱᱟᱣ ᱞᱟᱹᱜᱤᱫ ᱟᱨ ᱵᱟᱝ ᱢᱤᱫᱴᱟᱝ ᱤᱭᱩᱴᱩᱵᱽ ᱪᱮᱱᱮᱞ ᱠᱷᱩᱞᱟᱹᱣ ᱞᱟᱹᱜᱤᱫ ᱠᱤ ᱢᱤᱫᱴᱟᱝ ᱵᱷᱤᱰᱭᱳ ᱮᱰᱤᱴᱤᱝ ᱞᱟᱹᱜᱤᱫ ᱛᱤᱱᱟᱹᱝ ᱡᱮ ᱯᱚᱨᱤᱥᱨᱚᱢ ᱦᱩᱭᱩᱜ ᱠᱟᱱᱟ ᱟᱨ ᱛᱤᱱᱟᱹᱝ ᱡᱮ ᱠᱚᱥᱴᱚ ᱦᱩᱭᱩᱜ ᱠᱟᱱᱟ ᱚᱱᱟ ᱫᱚ ᱚᱠᱚᱭ ᱤᱭᱩᱴᱩᱵᱽ ᱵᱟᱞᱟ ᱜᱮ ᱵᱟᱲᱟᱭ ᱫᱟᱲᱮᱭᱟᱜᱼᱟ ᱛᱤᱱᱟᱹᱜ ᱮ ᱠᱚᱥᱴᱚᱜ ᱠᱟᱱᱟ ᱛᱤᱱᱟᱹᱜ ᱮ ᱯᱚᱨᱤᱥᱨᱚᱢᱚᱜ ᱠᱟᱱᱟ ᱛᱳ ᱟᱫᱚ ᱵᱟᱭ ᱵᱩᱡᱷᱟᱹᱣ ᱞᱮᱫᱼᱟ ᱰᱤᱞᱤᱴ ᱠᱮᱫ ᱛᱟᱭᱟ ᱪᱮᱱᱮᱞ ᱱᱚᱣᱟ ᱜᱮ ᱟᱹᱰᱤ ᱢᱟᱨᱟᱝ ᱜᱟᱹᱞᱛᱤ ᱠᱟᱹᱢᱤ ᱠᱮᱫ ᱟᱭ ᱛᱳ ᱤᱧ ᱯᱟᱦᱴᱟ ᱠᱷᱚᱱ ᱞᱚᱵᱚ ᱫᱟᱫᱟ ᱜᱮ ᱡᱟᱹᱥᱛᱤ ᱫᱚ ᱦᱟᱸᱜ ᱤᱧ ᱢᱮᱛᱟᱭ ᱠᱟᱱᱟ ᱛᱳ ᱡᱟᱠ ᱜᱮ ᱦᱩᱭ ᱟᱠᱟᱱ ᱟᱢᱟᱜ ᱠᱟᱹᱢᱤ ᱢᱟᱢ ᱠᱟᱹᱢᱤ ᱦᱩᱭ ᱠᱮᱫ ᱜᱮ ᱟᱫᱚ ᱢᱮᱱ ᱠᱟᱛᱮᱫ ᱦᱚᱸ ᱪᱮᱫ ᱯᱷᱟᱭᱫᱟ ᱦᱩᱭᱩᱜᱼᱟ ᱛᱳ ᱵᱚᱭᱦᱟ ᱠᱚ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱟᱜ ᱠᱟᱱ ᱛᱟᱵᱚᱱᱟ ᱧᱟᱯᱟᱢ ᱟᱵᱚᱱ ᱫᱩᱥᱨᱟᱹ ᱵᱷᱤᱰᱤᱭᱳ ᱨᱮᱢᱟ ᱮᱱᱠᱷᱟᱱ ᱥᱟᱱᱟᱢ ᱠᱚ ᱤᱧ ᱯᱟᱦᱴᱟ ᱠᱷᱚᱱ ᱟᱨ ᱵᱟᱝ ᱤᱧᱟᱹᱜ ᱯᱤ ᱮᱥ ᱡᱮ ᱮᱠᱥᱚ ᱪᱮᱱᱮᱞ ᱯᱟᱦᱴᱟ ᱠᱷᱚᱱ ᱟᱯᱮ ᱠᱚ ᱥᱟᱹᱜᱩᱱ ᱢᱩᱪᱟᱹᱫ ᱜᱚᱰ ᱟᱨ ᱡᱚᱦᱟᱨ